ᱫᱤᱥ ᱦᱩᱫᱤᱥ ᱥᱟᱶᱛᱟ ᱟᱵᱷᱮᱱ ᱤᱭᱩᱴᱩᱵᱽ ᱪᱮᱱᱮᱞ ᱠᱷᱚᱱ ᱡᱚᱛᱚ ᱜᱟᱛᱮ ᱠᱚᱜᱮ ᱥᱟᱹᱜᱩᱱ ᱡᱚᱦᱟᱨ ᱜᱟᱛᱮ ᱠᱚ ᱦᱚᱸᱜᱼᱚᱭ ᱡᱟᱦᱟᱸ ᱠᱚᱞᱮᱡᱽ ᱵᱚᱱ ᱧᱮᱞᱮᱫ ᱱᱚᱣᱟ ᱫᱚ ᱢᱚᱦᱟᱛᱢᱟ ᱜᱟᱱᱫᱷᱤ ᱠᱚᱞᱮᱡᱽ ᱠᱚ ᱢᱮᱛᱟᱜᱼᱟ ᱢᱚᱦᱟᱛᱢᱟ ᱜᱟᱱᱫᱷᱤ ᱠᱚᱞᱮᱡᱽ ᱞᱟᱞᱯᱩᱨ ᱛᱚ ᱜᱟᱛᱮ ᱠᱚ ᱱᱚᱜᱼᱚᱭ ᱵᱚᱱ ᱧᱮᱞ ᱫᱟᱲᱮᱜ ᱠᱟᱱᱟ ᱩᱫᱩᱜ ᱟᱯᱮ ᱠᱟᱹᱱᱟᱹᱧ ᱛᱚ ᱱᱚᱣᱟ ᱫᱚ ᱫᱳᱞᱫᱩᱞᱤ ᱞᱟᱞᱯᱩᱨ ᱯᱩᱨᱩᱞᱤᱭᱟ ᱰᱤᱥᱴᱤᱠ ᱯᱟᱲᱟᱜᱼᱟ ᱜᱟᱛᱮ ᱠᱚ ᱛᱚ ᱱᱚᱰᱮ ᱟᱹᱰᱤᱜᱟᱱ ᱚᱱᱠᱟ ᱞᱮᱠᱟᱛᱮ ᱵᱟᱦᱟ ᱠᱚ ᱨᱚᱦᱚᱭ ᱢᱮᱱᱟᱜ ᱟᱠᱟᱫᱟ ᱛᱚ ᱧᱮᱞ ᱛᱟᱵᱚᱱ ᱯᱮ ᱚᱱᱟ ᱥᱟᱶᱛᱮ ᱜᱟᱛᱮ ᱠᱚ ᱵᱚᱱ ᱧᱮᱞ ᱫᱟᱲᱮᱜ ᱠᱟᱱᱟ ᱱᱚᱣᱟ ᱫᱚ ᱡᱟᱦᱟᱸᱴᱮ ᱚᱯᱷᱤᱥ ᱢᱮᱱᱟᱜ ᱟᱠᱟᱫᱟ ᱚᱱᱟ ᱯᱟᱥᱴᱟ ᱨᱮᱱᱟᱜ ᱠᱟᱱᱟ ᱜᱟᱛᱮ ᱠᱚ ᱧᱮᱞ ᱫᱟᱲᱮᱭᱟᱜ ᱠᱟᱱᱟ ᱵᱚᱱ ᱛᱚ ᱢᱚᱡᱽ ᱛᱮ ᱧᱮᱞ ᱛᱟᱵᱚᱱ ᱯᱮ ᱟᱹᱰᱤ ᱩᱛᱟᱹᱨ ᱵᱟᱦᱟ ᱠᱚ ᱨᱚᱦᱚᱭ ᱢᱮᱱᱟᱜ ᱟᱠᱟᱫᱟ ᱵᱟᱦᱟ ᱫᱟᱨᱮ ᱠᱚ ᱚᱱᱟ ᱥᱟᱶᱛᱮ ᱟᱨᱚ ᱠᱤᱪᱷᱩ ᱢᱮᱱᱟᱜᱼᱟ ᱞᱟᱦᱟ ᱥᱮᱫ ᱵᱚᱱ ᱧᱮᱞᱮᱫ ᱠᱟᱱᱟ ᱱᱚᱣᱟ ᱫᱚ ᱚᱯᱷᱤᱥ ᱠᱟᱱᱟ ᱜᱟᱛᱮ ᱠᱚ ᱛᱚ ᱵᱚᱱ ᱧᱮᱞ ᱢᱟ ᱱᱚᱣᱟ ᱫᱚ ᱜᱟᱛᱮ ᱠᱚ ᱢᱚᱦᱟᱛᱢᱟ ᱜᱟᱱᱫᱷᱤ ᱠᱚᱞᱮᱡᱽ ᱞᱟᱞᱯᱩᱨ ᱨᱮᱱᱟᱜ ᱜᱚᱰᱟ ᱠᱟᱱᱟ ᱛᱚ ᱱᱚᱸᱰᱮ ᱫᱚ ᱮᱱ ᱥᱤ ᱥᱤ ᱠᱚ ᱠᱚᱨᱟᱣ ᱛᱟᱦᱮᱱᱟ ᱚᱱᱟ ᱥᱟᱶᱛᱮ ᱯᱨᱳᱜᱨᱟᱢ ᱠᱚᱦᱚᱸ ᱠᱷᱮᱞᱳᱰ ᱠᱚᱦᱚᱸ ᱦᱩᱭᱩᱜ ᱛᱟᱦᱮᱱᱟ ᱜᱟᱛᱮ ᱠᱚ ᱛᱚ ᱚᱱᱟ ᱫᱚ ᱦᱳᱥᱴᱮᱞ ᱠᱟᱱᱟ ᱜᱟᱛᱮ ᱠᱚ ᱞᱟᱞᱯᱩᱨ ᱠᱚᱞᱮᱡᱽ ᱨᱮᱱᱟᱜ ᱟᱨ ᱚᱱᱮ ᱵᱚᱱ ᱧᱮᱞ ᱫᱟᱲᱮ ᱛᱟᱨ ᱛᱮ ᱚᱱᱟ ᱫᱚᱠᱚ ᱛᱚᱞ ᱠᱟᱫᱟ ᱡᱟᱛᱮ ᱦᱚᱲ ᱠᱚ ᱟᱞᱚ ᱠᱚ ᱛᱟᱵ ᱫᱟᱲᱮᱜ ᱢᱟ ᱜᱟᱛᱮ ᱠᱚ

ᱜᱟᱛᱮ ᱠᱚ ᱱᱚᱣᱟ ᱫᱚ ᱞᱮᱸᱜᱟᱛᱤ ᱯᱟᱥᱴᱟ ᱠᱚᱞᱮᱡᱽ ᱨᱮᱱᱟᱜ ᱨᱟᱥᱛᱟ ᱠᱟᱱᱟ ᱚᱱᱛᱮ ᱦᱚᱸ ᱛᱚᱵᱚᱱ ᱧᱮᱞ ᱫᱟᱲᱮᱭᱟᱜ ᱠᱟᱱᱟ ᱚᱱᱟ ᱠᱚᱞᱮᱡᱽ ᱫᱷᱟᱨᱮ ᱥᱮᱡ ᱦᱚᱸ ᱛᱚ ᱞᱟᱦᱟ ᱥᱮᱧ ᱪᱟᱞᱟᱜ ᱠᱟᱱᱟ ᱧᱮᱞ ᱛᱟᱵᱚᱱ ᱯᱮ ᱛᱚ ᱜᱟᱛᱮ ᱠᱚᱵᱚᱱ ᱧᱮᱞ ᱫᱟᱲᱮᱭᱟᱜ ᱠᱟᱱᱟ ᱪᱟᱞᱟᱜ ᱠᱟᱹᱱᱟᱹᱧ ᱛᱚ ᱱᱚᱰᱮ ᱫᱟᱨᱮ ᱠᱚᱦᱚᱸ ᱢᱮᱱᱟᱜ ᱟᱠᱟᱫᱟ ᱠᱚᱞᱮᱡᱽ ᱵᱷᱤᱛᱤᱨ ᱨᱮ ᱟᱹᱰᱤᱜᱟᱱ

ᱦᱮᱞᱳ ᱫᱟᱭ ᱜᱟᱛᱮ ᱠᱚ ᱵᱤ ᱦᱟᱹᱵᱤᱡ ᱯᱟᱲᱟᱜ ᱦᱩᱭᱩᱜ ᱛᱟᱦᱮᱱᱟ ᱱᱚᱣᱟ ᱫᱚ ᱢᱚᱦᱟᱛᱢᱟ ᱜᱟᱱᱫᱷᱤ ᱠᱚᱞᱮᱡᱽ ᱨᱮᱱᱟᱜ ᱩᱫᱩᱜ ᱫᱩᱣᱟᱹᱨ ᱠᱟᱱᱟ ᱱᱚᱣᱟ ᱨᱟᱥᱛᱟ ᱫᱚ ᱵᱟᱸᱠᱩᱲᱟ ᱟᱨ ᱯᱩᱞᱩᱨᱤᱭᱟ ᱢᱮᱱ ᱨᱳᱰ ᱨᱮ ᱯᱟᱲᱟᱜ ᱠᱟᱱᱟ ᱜᱟᱛᱮ ᱠᱚ ᱛᱚ ᱞᱮᱸᱜᱟ ᱛᱤ ᱥᱮᱫ ᱫᱚ ᱯᱩᱨᱩᱞᱤᱭᱟ ᱪᱟᱞᱟᱣᱱᱟ ᱟᱨ ᱡᱚᱡᱚᱢ ᱛᱤ ᱥᱮᱫ ᱫᱚ ᱵᱟᱸᱠᱩᱲᱟ ᱢᱟᱡᱷᱟ ᱢᱟᱹᱡᱷᱤ ᱜᱟᱛᱮ ᱠᱚ ᱡᱟᱦᱟᱸ ᱞᱮᱸᱜᱟ ᱛᱤ ᱯᱟᱥᱴᱟ ᱚᱲᱟᱜ ᱞᱮᱠᱟ ᱵᱚᱱ ᱧᱮᱞᱮᱫ ᱱᱚᱣᱟ ᱫᱚ ᱞᱟᱞᱯᱩᱨ ᱠᱚᱞᱮᱡᱽ ᱟᱨ ᱥᱠᱩᱞ ᱨᱮᱱᱟᱜ ᱵᱟᱥ ᱥᱴᱚᱯ ᱠᱟᱱᱟ ᱱᱟᱣᱟᱭ ᱠᱷᱟᱡ ᱫᱚ ᱥᱟᱵᱥᱠᱨᱟᱭᱤᱵᱽ ᱠᱟᱜ ᱯᱮ ᱟᱨ ᱠᱩᱥᱤᱭᱟᱜ ᱠᱷᱟᱡ ᱞᱟᱭᱤᱠ ᱛᱟᱵᱚᱱ ᱯᱮ ᱟᱨ ᱚᱱᱟ ᱥᱟᱶᱛᱮ ᱵᱮᱞ ᱟᱭᱠᱚᱱ ᱨᱮ ᱡᱚᱴᱮᱫ ᱛᱚᱨᱟᱭ ᱛᱟᱵᱚᱱ ᱯᱮ ᱡᱚᱛᱚ ᱠᱷᱚᱡ ᱞᱟᱦᱟᱨᱮ ᱧᱟᱢ ᱞᱟᱹᱜᱤᱫ ᱴᱷᱤᱠ ᱜᱮᱭᱟ ᱜᱟᱛᱮ ᱠᱚ ᱛᱮᱦᱮᱧᱟᱜ ᱵᱷᱤᱰᱤᱭᱳ ᱫᱚ ᱱᱩᱱ ᱯᱟᱨᱟᱝ ᱜᱮ